ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱫᱚᱧ ᱞᱟᱹᱭ ᱟᱯᱮᱭᱟ ᱡᱮ ᱡᱮ ᱠᱳᱱᱳ ᱯᱚᱨᱤᱠᱠᱷᱟ ᱨᱮᱱᱟᱜ ᱨᱮᱡᱟᱞᱴ ᱪᱤᱠᱟᱹ ᱛᱮᱵᱚᱱ ᱧᱮᱞᱟ ᱪᱟᱹᱠᱨᱤ ᱯᱚᱨᱤᱠᱠᱷᱟ ᱵᱟᱫᱮ ᱥᱠᱩᱞ ᱠᱚᱞᱮᱡᱽ ᱨᱮᱱᱟᱜ ᱨᱮᱡᱟᱞᱴ ᱪᱤᱠᱟᱹ ᱛᱮᱵᱚᱱ ᱧᱮᱞᱟ ᱚᱱᱟ ᱠᱷᱟᱹᱛᱤᱨ ᱛᱮ ᱟᱵᱚ ᱰᱮᱴᱟ ᱚᱱ ᱞᱟᱜᱟᱣ ᱵᱚᱱᱟ ᱛᱟᱨᱯᱚᱨ ᱢᱤᱫᱴᱮᱱ ᱵᱨᱟᱣᱡᱟᱨ ᱳᱯᱮᱱ ᱞᱟᱜᱟᱣ ᱵᱚᱱᱟ ᱤᱧ ᱫᱚᱧ ᱥᱟᱡᱮᱥᱴ ᱯᱮᱭᱟ ᱯᱩᱯᱷᱤᱱ ᱵᱨᱟᱣᱡᱟᱨ ᱳᱯᱮᱱ ᱯᱮ ᱟᱨ ᱵᱟᱠᱷᱟᱡ ᱫᱚ ᱠᱨᱳᱢ ᱵᱨᱟᱣᱡᱟᱨ ᱡᱟᱦᱟᱸ ᱵᱨᱟᱣᱡᱟᱨ ᱜᱮ ᱢᱮᱱᱟᱜ ᱵᱟᱠᱷᱟᱡ ᱜᱩᱜᱩᱞ ᱛᱚ ᱰᱮᱴᱟ ᱚᱱ ᱠᱟᱛᱮ ᱟᱵᱚ ᱵᱨᱟᱣᱡᱟᱨ ᱵᱚᱱ ᱳᱯᱮᱱᱟ ᱳᱯᱮᱱ ᱠᱟᱛᱮ ᱢᱤᱫᱴᱮᱱ ᱳᱭᱮᱵᱥᱟᱭᱤᱴ ᱵᱚᱱ ᱚᱞᱟ ᱱᱚᱣᱟ ᱳᱭᱮᱵᱥᱟᱭᱤᱴ ᱠᱷᱚᱡ ᱜᱮ ᱥᱟᱱᱟᱢ ᱞᱮᱠᱟᱱ ᱨᱮᱡᱟᱞᱴ ᱧᱮᱞᱚᱜᱚᱜᱼᱟ ᱚᱞ ᱟᱵᱚᱱ ᱮᱠᱡᱟᱢ ᱮᱭᱤᱴ ᱮᱠᱡᱟᱢ ᱤ ᱴᱤ ᱥᱤ ᱮᱠᱡᱟᱢ ᱮᱭᱤᱴ ᱚᱞ ᱠᱟᱛᱮ ᱡᱩᱫᱤ ᱢᱟᱫᱽᱫᱷᱚᱢᱤᱠ ᱨᱮᱡᱟᱞᱴ ᱚᱞ ᱧᱮᱞ ᱥᱟᱱᱟ ᱵᱚᱱ ᱠᱟᱱᱟ ᱛᱟᱦᱚᱞᱮ ᱢᱟᱫᱽᱫᱷᱚᱢᱤᱠ ᱨᱮᱡᱟᱞᱴ ᱵᱚᱱ ᱚᱞᱟ ᱮᱭᱤᱪ ᱮᱥ ᱨᱮᱡᱟᱞᱴ ᱡᱩᱫᱤ ᱛᱟᱦᱚᱞᱮ ᱮᱭᱤᱪ ᱮᱥ ᱨᱮᱡᱟᱞᱴ ᱟᱨ ᱠᱚᱞᱮᱡᱽ ᱠᱚᱨᱮᱱᱟᱜ ᱠᱷᱟᱡ ᱫᱚ ᱚᱠᱟᱴᱟᱜ ᱥᱮᱢᱤᱥᱴᱟᱨ ᱨᱮᱯᱮ ᱯᱟᱲᱦᱟᱜ ᱠᱟᱱᱟ ᱚᱠᱟ ᱤᱭᱩᱱᱤᱵᱷᱟᱨᱥᱤᱴᱤ ᱟᱱᱰᱟᱨ ᱨᱮ ᱢᱮᱱᱟᱜ ᱯᱮᱭᱟ

ᱱᱤᱝᱠᱟᱹ ᱤᱱᱴᱟᱨᱯᱷᱮᱥ ᱦᱤᱡᱩᱜᱼᱟ ᱦᱮᱡ ᱞᱮᱱ ᱠᱷᱟᱱ ᱧᱮᱞ ᱟᱯᱮ ᱳᱭᱮᱥᱴ ᱵᱮᱝᱜᱚᱞ ᱢᱟᱫᱽᱫᱷᱚᱢᱤᱠ ᱨᱮᱡᱟᱞᱴ ᱱᱚᱰᱮ ᱠᱞᱤᱠ ᱦᱩᱭᱩᱜᱼᱟ ᱛᱟᱨᱯᱚᱨ ᱱᱤᱝᱠᱟ ᱡᱩᱫᱤ ᱤᱱᱴᱟᱨᱯᱷᱮᱥ ᱦᱤᱡᱩᱜᱼᱟ ᱵᱨᱟᱣᱡᱟᱨ ᱱᱤᱛᱚᱜ ᱞᱟᱭᱤᱴ ᱨᱮ ᱪᱟᱹᱞᱩᱜ ᱠᱟᱱᱟ ᱚᱨᱤᱡᱤᱱᱟᱞ ᱯᱮᱡᱽ ᱵᱟᱵᱚᱱ ᱧᱟᱢ ᱟᱠᱟᱫᱟ ᱱᱚᱝᱠᱟ ᱡᱩᱫᱤ ᱦᱤᱡᱩᱜᱼᱟ ᱵᱷᱤᱭᱩ ᱚᱨᱤᱡᱤᱱᱟᱞ ᱛᱟᱦᱚᱞᱮ ᱵᱷᱤᱭᱩ ᱚᱨᱤᱡᱤᱱᱟᱞ ᱨᱮ ᱢᱟᱲᱟᱝ ᱵᱚᱱ ᱠᱞᱤᱠᱟ ᱛᱟᱨᱯᱚᱨ ᱞᱟᱛᱟᱨ ᱨᱮᱵᱚᱱ ᱧᱮᱞᱟ ᱨᱮᱡᱟᱞᱴ ᱛᱚ ᱧᱮᱞ ᱛᱟᱯᱮ ᱳᱭᱮᱥᱴ ᱵᱮᱝᱜᱚᱞ ᱢᱟᱫᱽᱫᱷᱚᱢᱤᱠ ᱨᱮᱡᱟᱞᱴ ᱫᱩ ᱦᱟᱡᱟᱨ ᱮᱠᱩᱥ ᱞᱟᱛᱟᱨ ᱨᱮ ᱦᱮᱱᱟᱜ ᱠᱞᱤᱠ ᱦᱮᱭᱟᱨ ᱴᱩ ᱵᱷᱤᱭᱩ ᱨᱮᱡᱟᱞᱴ ᱧᱮᱞ ᱞᱟᱹᱜᱤᱫ ᱛᱮ ᱠᱞᱤᱠ ᱦᱮᱭᱟᱨ ᱴᱩ ᱵᱷᱤᱭᱩ ᱨᱮᱡᱟᱞᱴ ᱨᱮ ᱠᱞᱤᱠ ᱦᱩᱭᱩᱜ ᱛᱟᱵᱚᱱᱟ ᱛᱟᱨᱯᱚᱨ ᱧᱮᱞ ᱫᱟᱯᱮ ᱱᱮᱥ ᱫᱚ ᱫᱩ ᱦᱟᱡᱟᱨ ᱮᱠᱩᱥ ᱦᱤᱞᱳᱜ ᱞᱚᱠᱰᱟᱣᱩᱱ ᱠᱳᱨᱳᱱᱟ ᱨᱮᱱᱟᱜ ᱞᱚᱠᱰᱟᱣᱩᱱ ᱦᱚᱛᱮᱡ ᱛᱮ ᱮᱰᱢᱤᱴ ᱠᱟᱨᱰ ᱵᱟᱝ ᱮᱢ ᱦᱩᱭ ᱠᱟᱱᱟ ᱥᱮ ᱤᱥᱠᱩᱞ ᱠᱚᱞᱮᱡᱽ ᱦᱚᱸ ᱵᱟᱝ ᱦᱩᱭ ᱠᱟᱱᱟ ᱚᱱᱟ ᱠᱷᱟᱹᱛᱤᱨ ᱛᱮ ᱨᱮᱡᱤᱥᱴᱨᱮᱥᱚᱱ ᱦᱩᱭ ᱞᱮᱱᱟ ᱚᱱᱟ ᱨᱮᱡᱤᱥᱴᱨᱮᱥᱚᱱ ᱛᱮᱜᱮ ᱟᱵᱚ ᱨᱮᱡᱟᱞᱴ ᱵᱚᱱ ᱧᱟᱢ ᱫᱟᱲᱮᱭᱟᱜᱼᱟ ᱵᱤᱱᱟᱹ ᱮᱰᱢᱤᱴ ᱠᱟᱨᱰ ᱛᱮᱜᱮ ᱟᱨ ᱚᱱᱟ ᱨᱮᱡᱤᱥᱴᱨᱮᱥᱚᱱ ᱨᱮ ᱡᱩᱫᱤ ᱦᱟᱭᱯᱷᱮᱱ ᱠᱚ ᱵᱮᱠ ᱥᱞᱮᱥ ᱠᱚ ᱛᱟᱦᱮᱱᱟ ᱛᱟᱦᱚᱞᱮ ᱚᱱᱟ ᱠᱚᱫᱚ ᱮᱠᱟᱞ ᱛᱮ ᱵᱟᱵᱚᱱ ᱚᱞᱟ ᱥᱩᱫᱷᱩ ᱡᱟᱦᱟᱸ ᱱᱟᱢᱵᱟᱨ ᱠᱚ ᱛᱟᱦᱮᱱᱟ ᱚᱱᱟ ᱜᱮᱵᱚᱱ ᱚᱞᱟ ᱛᱚ ᱱᱚᱣᱟ ᱫᱚ ᱢᱟᱫᱽᱫᱷᱚᱢᱤᱠ ᱨᱮᱱᱟᱜ ᱨᱮᱡᱟᱞᱴ ᱠᱟᱱᱟ ᱛᱚ ᱢᱟᱫᱽᱫᱷᱚᱢᱤᱠ ᱨᱮᱱᱟᱜ ᱱᱚᱰᱮ ᱨᱮᱡᱤᱥᱴᱨᱮᱥᱚᱱ ᱱᱟᱢᱵᱟᱨ ᱚᱞ ᱦᱩᱭᱩᱜ ᱛᱟᱵᱚᱱᱟ ᱛᱚ ᱤᱧ ᱫᱚ ᱵᱟᱹᱧ ᱚᱞ ᱮᱫᱟ ᱯᱮᱥᱴ ᱮᱫᱟᱹᱧ ᱯᱮᱥᱴ ᱠᱤᱫᱟᱹᱧ ᱛᱟᱨᱯᱚᱨ ᱰᱮᱴ ᱚᱯᱷ ᱵᱟᱨᱛᱷ ᱚᱞ ᱦᱩᱭᱩᱜ ᱛᱟᱵᱚᱱᱟ ᱚᱠᱟ ᱠᱚ ᱠᱟᱱ ᱛᱟᱵᱚᱱᱟ ᱛᱚ ᱪᱳᱫᱫᱳ ᱟᱴ ᱫᱩ ᱦᱟᱡᱟᱨ ᱪᱟᱨ ᱚᱞ ᱦᱩᱭ ᱞᱮᱱ ᱠᱷᱟᱱ ᱞᱟᱛᱟᱨ ᱨᱮ ᱥᱟᱨᱪ ᱵᱟᱴᱚᱱ ᱧᱮᱞᱚᱜ ᱠᱟᱱᱟ ᱱᱚᱸᱰᱮ ᱥᱟᱨᱪ ᱨᱮ ᱠᱞᱤᱠ ᱦᱩᱭᱩᱜ ᱛᱟᱵᱚᱱᱟ ᱛᱚᱵᱮ ᱠᱷᱟᱱ ᱜᱮ ᱟᱵᱚ ᱨᱮᱡᱟᱞᱴ ᱵᱚᱱ ᱧᱟᱢᱟ ᱧᱮᱞ ᱮᱫᱟ ᱯᱮ ᱫᱩᱵᱽᱨᱟᱡᱽ ᱢᱩᱨᱢᱩ ᱮᱵᱷᱟᱨᱮᱡᱽ ᱜᱨᱮᱰ ᱢᱟᱱᱮ ᱴᱳᱴᱟᱞ ᱯᱟᱸᱪ ᱥᱚ ᱯᱟᱸᱪ ᱮ ᱧᱟᱢ ᱟᱠᱟᱫᱟ ᱢᱟᱨᱠᱥ ᱟᱢ ᱱᱚᱜᱼᱚᱭ ᱱᱤᱝᱠᱟᱹ ᱛᱚ ᱟᱵᱚ ᱨᱮᱡᱟᱞᱴ ᱰᱟᱣᱩᱱᱞᱳᱰ ᱞᱟᱹᱜᱤᱫ ᱛᱮ ᱯᱤ ᱰᱤ ᱮᱯᱷ ᱯᱷᱟᱭᱤᱞ ᱡᱩᱫᱤ ᱰᱟᱣᱩᱱᱞᱳᱰ ᱥᱟᱱᱟ ᱯᱮ ᱰᱟᱣᱩᱱᱞᱳᱰ ᱯᱤ ᱰᱤ ᱮᱯᱷ ᱨᱮ ᱠᱞᱤᱠ ᱦᱩᱭᱩᱜ ᱛᱟᱵᱚᱱᱟ ᱠᱞᱤᱠ ᱠᱤᱫᱟᱹᱧ ᱛᱚ ᱧᱮᱞ ᱮᱫᱟ ᱯᱮ ᱰᱟᱣᱩᱱᱞᱳᱰ ᱞᱟᱹᱜᱤᱫ ᱚᱯᱥᱮᱱ ᱦᱮᱡ ᱮᱱᱟ ᱰᱟᱣᱩᱱᱞᱳᱰ ᱞᱟᱹᱜᱤᱫ ᱚᱯᱥᱮᱱ ᱰᱟᱣᱩᱱᱞᱳᱰ ᱨᱮᱧ ᱠᱞᱤᱠ ᱞᱮᱠᱷᱟᱡ ᱰᱟᱣᱩᱱᱞᱳᱰᱚᱜᱼᱟ ᱛᱚ ᱰᱟᱣᱩᱱᱞᱳᱰ ᱠᱞᱤᱠ ᱠᱮᱫᱟ ᱛᱚ ᱰᱟᱣᱩᱱᱞᱳᱰ ᱦᱩᱭᱱᱟ ᱧᱮᱞ ᱫᱟᱯᱮ ᱱᱚᱜᱼᱚᱭ ᱱᱤᱝᱠᱟᱹ ᱱᱚᱝᱠᱟ ᱠᱟᱛᱮ ᱯᱤ ᱰᱤ ᱮᱯᱷ ᱯᱷᱟᱭᱤᱞ ᱱᱚᱣᱟ ᱵᱚᱱ ᱧᱮᱞ ᱫᱟᱲᱮᱭᱟᱜᱼᱟ ᱛᱚ ᱱᱤᱛᱚᱜ ᱫᱚᱧ ᱩᱫᱩᱜ ᱯᱮᱭᱟ ᱮᱭᱤᱪ ᱮᱥ ᱨᱮᱱᱟᱜ ᱱᱚᱣᱟ ᱫᱚ ᱢᱟᱫᱽᱫᱷᱚᱢᱤᱠ ᱨᱮᱱᱟᱜ ᱦᱩᱭᱱᱟ ᱥᱚᱨᱴᱠᱟᱴ ᱴᱨᱤᱠ ᱜᱮ ᱛᱟᱨᱯᱚᱨ ᱤᱭᱩᱱᱤᱵᱷᱟᱨᱥᱤᱴᱤ ᱨᱮᱱᱟᱜ ᱤᱧ ᱩᱫᱩᱜ ᱯᱮᱭᱟ ᱵᱮᱠ ᱨᱮᱧ ᱦᱤᱡᱩᱜ ᱠᱟᱱᱟ ᱮᱠᱮᱵᱟᱨᱮ

ᱛᱚ ᱱᱚᱰᱮ ᱤᱧ ᱚᱞ ᱞᱮᱫᱟ ᱚᱞ ᱵᱟᱝ ᱠᱟᱛᱮᱫ ᱤᱧ ᱫᱚᱧ ᱯᱮᱥᱴ ᱠᱮᱫᱟ ᱢᱟᱱᱮ ᱚᱞ ᱜᱮ ᱦᱩᱭᱱᱟ ᱛᱟᱨᱯᱚᱨ ᱟᱵᱚ ᱚᱸᱰᱮ ᱥᱟᱨᱪ ᱨᱮ ᱠᱞᱤᱠ ᱦᱩᱭᱩᱜ ᱛᱟᱵᱚᱱᱟ ᱠᱞᱤᱠ ᱠᱤᱫᱟᱹᱧ ᱧᱮᱞ ᱮᱫᱟ ᱯᱮ ᱚᱱᱤᱢᱟ ᱢᱩᱨᱢᱩ ᱱᱤᱱᱟᱹᱜ ᱱᱤᱱᱟᱹᱜ ᱮ ᱧᱟᱢ ᱠᱟᱫᱟ ᱛᱚ ᱟᱵᱚ ᱨᱮᱡᱟᱞᱴ ᱡᱩᱫᱤ ᱰᱟᱣᱩᱱᱞᱳᱰ ᱥᱟᱱᱟ ᱵᱚᱱᱟ ᱪᱮᱛᱟᱱ ᱨᱮᱯᱮ ᱧᱮᱞ ᱮᱫᱟ ᱰᱟᱣᱩᱱᱞᱳᱰ ᱯᱤ ᱰᱤ ᱮᱯᱷ ᱞᱟᱛᱟᱨ ᱨᱮᱯᱮ ᱧᱮᱞ ᱮᱫᱟ ᱰᱟᱣᱩᱱᱞᱳᱰ ᱯᱤ ᱰᱤ ᱮᱯᱷ ᱡᱟᱦᱟᱸᱴᱟᱜ ᱨᱮᱜᱮ ᱢᱤᱫᱴᱮᱱ ᱨᱮ ᱠᱞᱤᱠ ᱠᱟᱛᱮᱫ ᱟᱵᱚ ᱨᱮᱡᱟᱞᱴ ᱵᱚᱱ ᱰᱟᱣᱩᱱᱞᱳᱰ ᱫᱟᱲᱮᱭᱟᱜᱼᱟ ᱯᱚᱨᱮᱛᱮ ᱧᱮᱞ ᱞᱟᱹᱜᱤᱫ ᱛᱮ ᱛᱚ ᱱᱚᱣᱟ ᱦᱩᱭᱱᱟ ᱱᱚᱣᱟ ᱫᱚ ᱦᱩᱭᱱᱟ ᱮᱭᱤᱪ ᱮᱥ ᱱᱤᱛᱚᱜ ᱫᱚ ᱤᱭᱩᱱᱤᱵᱷᱟᱨᱥᱤᱴᱤ ᱨᱮᱱᱟᱜ ᱩᱫᱩᱜ ᱟᱯᱮ ᱠᱟᱱᱟ ᱛᱚ ᱚᱱᱠᱟ ᱜᱮ ᱟᱨᱚ ᱚᱞ ᱦᱩᱭᱩᱜᱼᱟ ᱮᱠᱡᱟᱢ ᱮᱭᱤᱴ ᱤ ᱴᱤ ᱥᱤ ᱮᱠᱡᱟᱢ ᱮᱭᱤᱴ ᱰᱚᱴ ᱠᱚᱢ ᱱᱚᱝᱠᱟ ᱠᱟᱛᱮ ᱥᱟᱱᱟᱢ ᱨᱮᱡᱟᱞᱴ ᱯᱮ ᱧᱮᱞ ᱫᱟᱲᱮᱭᱟᱜᱼᱟ ᱡᱮᱦᱮᱛᱩ ᱤᱭᱩᱱᱤᱵᱷᱟᱨᱥᱤᱴᱤ ᱤᱧ ᱫᱚ ᱮᱥ ᱠᱮ ᱵᱤ ᱤᱭᱩ ᱤᱧ ᱮᱢᱟᱜ ᱠᱟᱱᱟ ᱥᱤᱫᱩ ᱠᱟᱹᱱᱩ ᱵᱤᱨᱥᱟ ᱤᱭᱩᱱᱤᱵᱷᱟᱨᱥᱤᱴᱤ ᱥᱤᱫᱩ ᱠᱟᱹᱱᱩ ᱵᱤᱨᱥᱟ ᱤᱭᱩᱱᱤᱵᱷᱟᱨᱥᱤᱴᱤ ᱚᱠᱟ ᱥᱮᱢᱤᱥᱴᱟᱨ ᱨᱮᱯᱮ ᱯᱟᱲᱦᱟᱜ ᱠᱟᱱᱟ ᱚᱱᱟ ᱯᱮ ᱚᱞᱟ ᱪᱮᱫ ᱨᱮᱯᱮ ᱯᱟᱲᱦᱟᱜ ᱠᱟᱱᱟ ᱚᱱᱟ ᱯᱮ ᱚᱞᱟ ᱵᱤᱭᱮ ᱯᱷᱟᱥᱴ ᱥᱮ ᱥᱮᱠᱮᱱᱰ ᱡᱟᱦᱟᱸᱴᱟᱜ ᱜᱮ ᱵᱤᱭᱮ ᱥᱮᱠᱮᱱᱰ ᱥᱮᱢᱤᱥᱴᱟᱨ ᱤᱧ ᱚᱞᱫᱟ ᱥᱮᱠᱮᱱᱰ ᱥᱮᱢᱤᱥᱴᱟᱨ ᱮᱥ ᱤ ᱮᱢ ᱟᱭ ᱱᱤᱭᱟᱹ ᱚᱞ ᱞᱮᱠᱷᱟᱡ ᱜᱮ ᱨᱮᱡᱟᱞᱴ ᱨᱮ ᱨᱮᱡᱟᱞᱴ ᱱᱤᱝᱠᱟᱹ ᱚᱞ ᱠᱟᱛᱮ ᱟᱵᱟᱨ ᱥᱟᱨᱪ ᱦᱩᱭᱩᱜ ᱛᱟᱵᱚᱱᱟ ᱛᱚᱵᱮ ᱠᱷᱟᱡ ᱜᱮ ᱧᱮᱞ ᱯᱮ ᱮᱥ ᱠᱮ ᱵᱤ ᱮᱠᱡᱟᱢ ᱤᱴ ᱱᱚᱜᱼᱚᱭ ᱱᱚᱣᱟ ᱚᱞ ᱟᱵᱚ ᱫᱚᱵᱚᱱ ᱫᱷᱮᱭᱟᱱ ᱨᱮᱵᱚᱱ ᱮᱢᱟᱜ ᱢᱟ ᱮᱠᱡᱟᱢ ᱤᱴ ᱰᱚᱴ ᱠᱚᱢ ᱚᱞ ᱢᱮᱱᱟᱜ ᱟᱥᱮ ᱵᱟᱝ ᱪᱮᱛᱟᱱ ᱨᱮ ᱛᱚ ᱱᱤᱝᱠᱟᱹ ᱠᱟᱛᱮᱫ ᱟᱵᱚ ᱵᱚᱱ ᱧᱮᱞ ᱫᱟᱲᱮᱭᱟᱜᱼᱟ ᱛᱚ ᱮᱥ ᱠᱮ ᱵᱤ ᱤᱭᱩᱱᱤᱵᱷᱟᱨᱥᱤᱴᱤ ᱱᱚᱣᱟ ᱨᱮ ᱠᱞᱤᱠ ᱦᱩᱭᱩᱜ ᱛᱟᱵᱚᱱᱟ ᱡᱟᱦᱟᱸ ᱛᱤᱱᱟᱹᱜ ᱨᱮᱡᱟᱞᱴ ᱟᱣᱩᱴ ᱠᱟᱱᱟ ᱚᱱᱟ ᱮᱛᱚᱦᱚᱵ ᱨᱮᱜᱮ ᱦᱤᱡᱩᱜᱼᱟ ᱛᱟᱨᱯᱚᱨ ᱵᱷᱤᱭᱩ ᱚᱨᱤᱡᱤᱱᱟᱞ ᱨᱮ ᱠᱞᱤᱠ ᱠᱟᱛᱮᱫ ᱚᱨᱤᱡᱤᱱᱟᱞ ᱯᱮᱡᱽ ᱵᱚᱱ ᱯᱟᱸᱡᱟᱭᱟ ᱛᱚ ᱡᱟᱦᱟᱸ ᱛᱤᱱᱟᱹᱜ ᱧᱮᱞ ᱫᱟᱯᱮ ᱚᱠᱟ ᱚᱠᱟ ᱨᱮᱱᱟᱜ ᱮᱠᱡᱟᱢ ᱢᱟᱱᱮ ᱤᱭᱟᱹ ᱩᱰᱩᱠ ᱠᱟᱱᱟ ᱨᱮᱡᱟᱞᱴ ᱚᱱᱟ ᱠᱚ ᱞᱟᱛᱟᱨ ᱨᱮ ᱠᱞᱤᱠ ᱵᱷᱤᱭᱩ ᱨᱮ ᱠᱞᱤᱠ ᱠᱟᱛᱮᱫ ᱟᱵᱚ ᱚᱸᱰᱮ ᱨᱳᱞ ᱱᱟᱢᱵᱟᱨ ᱥᱮ ᱨᱮᱡᱤᱥᱴᱨᱮᱥᱚᱱ ᱱᱟᱢᱵᱟᱨ ᱚᱞ ᱠᱟᱛᱮᱫ ᱟᱵᱚ ᱨᱮᱡᱟᱞᱴ ᱵᱚᱱ ᱧᱮᱞ ᱫᱟᱲᱮᱭᱟᱜᱼᱟ ᱛᱳ ᱡᱟᱹᱱᱤᱡ ᱠᱷᱟᱱ ᱯᱮ ᱥᱮᱬᱟ ᱠᱮᱫᱟ ᱱᱤᱝᱠᱟ ᱜᱮ ᱟᱨᱦᱚᱸ ᱱᱟᱣᱟ ᱱᱟᱣᱟ ᱵᱷᱤᱰᱭᱳᱧ ᱟᱹᱜᱩᱭᱟ ᱠᱚᱢᱮᱱᱴ ᱨᱮ ᱵᱟᱲᱟᱭᱟ ᱪᱮᱫ ᱞᱮᱠᱟᱱᱟᱜ ᱵᱷᱤᱰᱭᱳ ᱟᱯᱮ ᱫᱚᱨᱠᱟᱨᱚᱜ ᱠᱟᱱᱟ ᱚᱱᱟ ᱯᱮ ᱵᱟᱲᱟᱭ ᱦᱚᱪᱚᱧᱟ ᱟᱯᱮ ᱵᱷᱤᱰᱭᱳᱧ ᱟᱹᱜᱩ ᱟᱯᱮᱭᱟ ᱡᱟᱦᱟᱸ ᱠᱚ ᱵᱟᱯᱮ ᱵᱟᱲᱟᱭᱟ ᱛᱳ ᱢᱟ ᱛᱟᱦᱚᱞᱮ ᱱᱚᱰᱮ ᱜᱤᱧ ᱢᱩᱪᱟᱹᱫ ᱮᱫᱟ ᱡᱚᱦᱟᱨ ᱜᱮ ᱱᱟᱯᱟᱭ ᱛᱮ ᱛᱟᱦᱮᱱ ᱯᱮ